ᱦᱩᱸ ᱡᱟᱦᱟᱸ ᱪᱮ ᱛᱮᱦᱮᱧ ᱱᱚᱰᱮ ᱰᱷᱮᱸᱠᱟᱱᱟᱲ ᱡᱮᱞᱟ ᱯᱟᱨᱜᱟᱱᱟ ᱵᱟᱝᱢᱟ ᱯᱨᱮᱥᱤᱰᱮᱱᱴ ᱫᱚᱥᱨᱚᱛ ᱦᱟᱸᱥᱫᱟ ᱜᱚᱢᱠᱮ ᱛᱤᱠᱤᱱᱟᱜ ᱟᱹᱭᱩᱨ ᱛᱮ ᱵᱤᱨᱵᱟᱱᱴᱟ ᱵᱟᱵᱟ ᱛᱤᱞᱠᱟᱹ ᱢᱟᱹᱡᱷᱤᱭᱟᱜ ᱡᱟᱱᱟᱢ ᱢᱟᱹᱦᱤᱛ ᱡᱟᱦᱟᱸ ᱱᱚᱰᱮ ᱰᱮᱝᱠᱟᱱᱟᱨ ᱡᱮᱞᱟ ᱨᱮ ᱟᱹᱫᱤᱵᱟᱹᱥᱤ ᱥᱮᱸᱜᱮᱞ ᱚᱵᱷᱤᱡᱟᱱ ᱯᱟᱦᱴᱟ ᱠᱷᱚᱱᱟᱜ ᱱᱚᱜᱼᱚᱭ ᱱᱚᱰᱮ ᱱᱤᱛᱚᱜ ᱵᱟᱵᱟ ᱛᱤᱞᱠᱟᱹ ᱢᱟᱹᱡᱷᱤᱭᱟᱜ ᱯᱷᱳᱴᱳ ᱢᱚᱦᱚᱨ ᱨᱮ ᱵᱟᱦᱟ ᱢᱟᱞᱟ ᱟᱨᱟᱣ ᱠᱟᱛᱮ ᱟᱨ ᱵᱟᱦᱟ ᱢᱟᱱᱮ ᱫᱷᱩᱯ ᱡᱟᱦᱟᱸ ᱪᱮ ᱫᱷᱩᱬᱟᱹ ᱫᱷᱩᱯ ᱞᱟᱜᱟᱣ ᱠᱟᱛᱮ ᱟᱡᱟᱜ ᱡᱟᱱᱟᱢ ᱢᱟᱹᱦᱤᱛ ᱛᱮᱦᱮᱧ ᱱᱚᱰᱮ ᱯᱟᱞᱚᱱᱚᱜ ᱠᱟᱱᱟ ᱱᱚᱣᱟ ᱯᱟᱞᱚᱱ ᱨᱮ ᱡᱮᱞᱟ ᱯᱟᱨᱜᱟᱱᱟ ᱫᱚᱥᱨᱚᱛ ᱦᱟᱸᱥᱫᱟ ᱚᱱᱟ ᱥᱟᱞᱟᱜ ᱛᱮ ᱵᱞᱚᱠ ᱯᱟᱨᱜᱟᱱᱟ ᱥᱚᱦᱚᱫᱮᱵ ᱵᱟᱥᱠᱮ ᱜᱚᱢᱠᱮ ᱛᱤᱠᱤᱱ ᱟᱨ ᱚᱱᱟ ᱥᱟᱞᱟᱜ ᱛᱮ ᱡᱟᱡᱽᱯᱩᱨ ᱡᱮᱞᱟ ᱡᱮᱦᱮᱛᱩ ᱟᱵᱚ ᱫᱚ ᱢᱤᱫᱴᱟᱝ ᱡᱩᱱ ᱠᱟᱱᱟ ᱚᱱᱟ ᱡᱩᱱᱟᱞ ᱨᱤᱱᱤᱡ ᱥᱩᱠᱤᱱᱫᱟ ᱵᱞᱚᱠ ᱥᱚᱵᱷᱟᱯᱚᱛᱤ ᱢᱟᱱ ᱵᱤᱥᱣᱚᱱᱟᱛᱷ ᱥᱚᱨᱮᱱ ᱜᱚᱢᱠᱮ ᱛᱤᱠᱤᱱ ᱥᱟᱶᱛᱮ ᱯᱚᱧᱪᱟᱭᱮᱛ ᱥᱚᱵᱷᱟᱯᱚᱛᱤ ᱞᱮᱢᱵᱷᱚ ᱦᱮᱢᱵᱨᱚᱢ ᱛᱤᱠᱤᱱᱟᱜ ᱟᱹᱭᱩᱨ ᱛᱮ ᱟᱨ ᱢᱟᱹᱭ ᱟᱵᱚ ᱪᱮᱫ ᱧᱩᱛᱩᱢ ᱢᱮᱱᱟ ᱥᱤᱛᱟ ᱥᱤᱛᱟ ᱦᱟᱸᱥᱫᱟ ᱢᱟᱹᱭ ᱥᱤᱛᱟ ᱦᱟᱸᱥᱫᱟᱜᱟᱜ ᱜᱚᱲᱚ ᱥᱚᱯᱚᱦᱚᱫ ᱛᱮ ᱛᱮᱦᱮᱧ ᱱᱚᱰᱮ ᱵᱟᱵᱟ ᱛᱤᱞᱠᱟᱹ ᱢᱟᱹᱡᱷᱤᱭᱟᱜ ᱡᱟᱱᱟᱢ ᱢᱟᱹᱦᱤᱛ ᱛᱮᱦᱮᱧ ᱟᱹᱰᱤ ᱡᱟᱠ ᱡᱚᱢᱚᱠ ᱛᱮ ᱡᱮᱜᱟᱱᱟᱨ ᱡᱤᱞᱟ ᱨᱮ ᱯᱟᱨᱚᱢ ᱦᱩᱭ ᱥᱟᱹᱛ ᱟᱠᱟᱱᱟ ᱟᱨ ᱤᱧ ᱫᱚ ᱢᱟᱱ ᱥᱤᱱᱟᱨᱟᱢ ᱢᱟᱹᱡᱷᱤ ᱡᱩᱱᱟᱞ ᱯᱟᱨᱜᱟᱱᱟ ᱥᱮ ᱵᱟᱝᱠᱷᱟᱱ ᱯᱟᱠᱤᱥᱛᱟᱱ ᱡᱩᱱᱟᱞ ᱦᱮᱰ ᱞᱮᱠᱟᱛᱮ ᱰᱷᱮᱝᱠᱟᱱᱟᱲ ᱠᱮᱣᱡᱷᱚᱨ ᱡᱟᱡᱽᱯᱩᱨ ᱵᱷᱚᱫᱨᱚᱠ ᱡᱮᱞᱟ ᱢᱮᱥᱟ ᱠᱟᱛᱮ ᱡᱟᱦᱟᱸ ᱡᱩᱱᱟᱞ ᱢᱮᱱᱟᱜᱼᱟ ᱚᱱᱟ ᱡᱩᱱᱟᱞ ᱨᱮ ᱠᱟᱹᱢᱤ ᱞᱮᱠᱟᱛᱮ ᱛᱮᱦᱮᱧ ᱱᱟᱜᱟᱞᱟᱱ ᱡᱮᱞᱟ ᱨᱮ ᱤᱧ ᱥᱮᱴᱮᱨ ᱟᱠᱟᱱ ᱜᱮᱭᱟ ᱟᱨ ᱟᱠᱚ ᱠᱚ ᱥᱟᱞᱟᱜ ᱜᱚᱲᱚ ᱥᱚᱦᱚᱫ ᱮᱢ ᱠᱟᱛᱮ ᱛᱮᱦᱮᱧ ᱵᱟᱵᱟ ᱛᱤᱞᱠᱟ ᱡᱟᱱᱟᱢ ᱢᱟᱹᱦᱤᱛ ᱫᱚᱞᱮ ᱯᱟᱞᱚᱱ ᱥᱟᱹᱛ ᱠᱮᱜᱼᱟ ᱢᱟ ᱛᱚᱵᱮ ᱡᱟᱦᱟᱸ ᱵᱚ ᱦᱮᱡ ᱥᱮᱴᱮᱨ ᱟᱠᱟᱱᱟ ᱥᱟᱱᱟᱢ ᱠᱚᱜᱮ ᱤᱧ ᱯᱟᱦᱴᱟ ᱠᱷᱚᱱᱟᱜ ᱟᱹᱰᱤ ᱜᱩᱱᱢᱟᱱᱟ ᱥᱟᱨᱦᱟᱣ ᱮᱢ ᱠᱟᱛᱮ ᱤᱱᱟᱹ ᱨᱮᱜᱮ ᱤᱧᱟᱹᱜ ᱢᱚᱱᱮ ᱨᱮᱱᱟᱜ ᱢᱚᱱᱛᱚᱵᱽᱭᱚ ᱠᱟᱛᱷᱟ ᱥᱮ ᱥᱟᱨᱦᱟᱣ ᱠᱟᱛᱮ ᱤᱧᱟᱹᱜ ᱩᱭᱦᱟᱹᱨ ᱟᱨ ᱵᱟᱵᱟ ᱛᱤᱞᱠᱟᱹ ᱢᱟᱹᱡᱷᱤᱭᱟᱜ ᱜᱚᱲᱚ ᱥᱚᱯᱚᱦᱚᱫ ᱟᱥᱤᱨᱵᱟᱫᱽ ᱮᱢᱟᱵᱚᱱ ᱢᱟ ᱡᱮᱢᱚᱱ